ᱵᱷᱟᱥᱟ ᱥᱚᱢᱢᱤᱞᱚᱱᱤ ᱨᱮᱭᱟᱜ ᱱᱚᱣᱟ ᱢᱩᱠᱷᱭᱟᱹ ᱩᱫᱮᱥᱭᱚ ᱦᱩᱭᱩᱜ ᱠᱟᱱᱟ ᱵᱤᱥᱥᱚ ᱫᱚᱨᱵᱟᱨ ᱨᱮ ᱱᱚᱣᱟ ᱟᱠᱚᱣᱟᱜ ᱱᱚᱣᱟ ᱟᱵᱚᱣᱟᱜ ᱡᱟᱦᱟᱸ ᱳᱰᱤᱥᱟ ᱡᱟᱦᱟᱸ ᱳᱰᱤᱥᱟ ᱵᱷᱤᱛᱤᱨ ᱨᱮ ᱟᱵᱚ ᱦᱮᱱᱟᱜ ᱵᱚᱱᱟ ᱡᱮᱦᱮᱛᱩ ᱳᱰᱤᱥᱟ ᱵᱷᱟᱥᱟ ᱯᱨᱚᱛᱤ ᱟᱵᱚᱣᱟᱜ ᱦᱚᱸ ᱫᱩᱞᱟᱹᱲ ᱛᱟᱦᱮᱱᱟ ᱛᱟᱦᱮᱸ ᱢᱟ ᱱᱤᱦᱟᱹᱛᱤ ᱫᱚᱨᱠᱟᱨ ᱠᱟᱱᱟ ᱛᱚ ᱚᱱᱟ ᱠᱷᱟᱹᱛᱤᱨ ᱛᱮ ᱦᱮᱡ ᱦᱩᱭ ᱠᱟᱱᱟ ᱡᱮ ᱳᱰᱤᱥᱟ ᱵᱷᱟᱥᱟ ᱫᱤᱵᱚᱥ ᱢᱟᱱᱮ ᱥᱚᱨᱤ ᱵᱷᱟᱥᱟ

ᱱᱚᱰᱮ ᱠᱚ ᱫᱮᱠᱷᱟᱣ ᱠᱟᱜᱼᱟ ᱱᱚᱛᱮ ᱜᱚᱴᱟ ᱢᱟᱱᱮ ᱩᱲᱤᱭᱟ ᱵᱷᱟᱥᱟ ᱨᱮ ᱡᱟᱦᱟᱸ ᱛᱟᱦᱮᱸ ᱠᱟᱱᱟ ᱚᱱᱟ ᱨᱮᱭᱟᱜ ᱱᱚᱰᱮ ᱢᱟᱱᱮ ᱡᱮᱛᱠᱤ ᱡᱷᱚᱞᱚᱠ ᱠᱚ ᱫᱮᱠᱷᱟᱣ ᱠᱟᱜᱼᱟ ᱚᱱᱟ ᱵᱮᱥ ᱴᱷᱤᱠ ᱡᱚᱛᱚ ᱯᱟᱞᱮᱫ ᱵᱟᱭ ᱧᱮᱞᱚᱜ ᱠᱟᱱᱟ

ᱱᱚᱰᱮ ᱟᱵᱚ ᱵᱚᱱ ᱧᱮᱞ ᱫᱟᱲᱮᱭᱟᱜᱼᱟ ᱟᱨ ᱟᱵᱚ ᱟᱵᱚ ᱟᱠᱚ ᱠᱷᱟᱹᱛᱤᱨ ᱛᱮ ᱟᱵᱚ ᱢᱤᱫᱴᱤᱡ ᱱᱤᱛᱚᱜ ᱥᱟᱹᱫᱷᱤᱱ ᱵᱷᱟᱨᱚᱛ ᱨᱮᱱ ᱱᱟᱜᱚᱨᱤᱠ ᱠᱚ ᱢᱮᱱᱛᱮ ᱠᱚ ᱢᱮᱱ ᱫᱟᱲᱮᱭᱟᱜ ᱠᱟᱱᱟ ᱜᱟᱝᱠᱚ ᱟᱢᱠᱚ ᱥᱤᱝᱠᱚ ᱠᱩᱲᱤ ᱪᱟᱸᱫᱚ ᱟᱢᱠᱚ ᱥᱤᱝᱠᱚ ᱠᱩᱲᱤ ᱪᱟᱸᱫᱚ ᱨᱮᱭᱟᱜ ᱢᱤᱫᱴᱤᱡ ᱡᱷᱚᱞᱚᱠ ᱢᱟᱱᱮ ᱡᱮᱛᱠᱤ ᱜᱮ ᱟᱵᱚ ᱳᱰᱤᱥᱟ ᱨᱮ ᱡᱟᱦᱟᱸ ᱜᱩᱲᱤ ᱠᱟᱱᱰᱚ ᱦᱩᱭ ᱞᱮᱱᱟ ᱵᱟ ᱟᱵᱚ

ᱢᱚᱦᱟᱱ ᱠᱚᱵᱤ ᱠᱟᱱᱟ ᱠᱚ ᱟᱨ ᱩᱱᱠᱩ ᱠᱚᱵᱤ ᱠᱚᱵᱤ ᱥᱟᱶᱛᱮ ᱟᱠᱚ ᱦᱚᱸ ᱥᱣᱟᱫᱷᱤᱱᱚᱛᱟ ᱥᱚᱝᱜᱨᱟᱢ ᱨᱮ ᱠᱟᱹᱴᱤᱡ ᱢᱩᱠᱷᱭᱚ ᱵᱷᱩᱢᱤᱠᱟ ᱠᱚ ᱦᱟᱛᱟᱣ ᱞᱮᱫ ᱛᱟᱦᱮᱸᱫ ᱛᱚᱵᱮ ᱧᱮᱞ ᱫᱟᱲᱮᱭᱟᱠᱚᱣᱟ ᱩᱱᱠᱩ ᱱᱤᱛᱚᱜ ᱟᱵᱚ ᱩᱭᱦᱟᱹᱨᱮᱫ ᱠᱚᱣᱟ ᱵᱚ ᱪᱮᱫᱟᱜ ᱥᱮ ᱟᱠᱚᱣᱟᱜ ᱠᱟᱹᱢᱤ ᱠᱷᱟᱹᱛᱤᱨ ᱛᱮ ᱟᱵᱚ ᱱᱤᱛᱚᱜ ᱫᱚᱵᱚ ᱟᱠᱚ ᱠᱷᱟᱹᱛᱤᱨ ᱛᱮ ᱟᱵᱚ ᱱᱚᱣᱟ ᱠᱚ ᱡᱤᱱᱤᱥ ᱵᱚ ᱧᱟᱢ ᱫᱟᱲᱮ ᱟᱠᱟᱫᱼᱟ ᱡᱟᱦᱟᱸᱭ ᱵᱚ ᱧᱮᱞᱮᱫ ᱠᱚᱣᱟ ᱱᱩᱠᱩ ᱫᱚ ᱟᱵᱚ ᱳᱰᱤᱭᱟ ᱥᱟᱦᱤᱛᱭᱚ ᱡᱚᱜᱚᱛ ᱨᱮᱱ ᱢᱤᱫᱴᱤᱡ ᱢᱤᱫᱴᱤᱡ ᱢᱚᱦᱟᱱ ᱠᱚᱵᱤ ᱟᱨ ᱱᱩᱠᱩᱣᱟᱜ ᱱᱤᱛᱚᱜ ᱟᱠᱚ ᱚᱱᱟ ᱠᱚ ᱡᱤᱱᱤᱥ ᱠᱚ ᱠᱟᱹᱢᱤ ᱦᱚᱴᱚ ᱞᱮᱫᱼᱟ ᱢᱮᱱᱛᱮ ᱟᱵᱚ ᱟᱠᱚ ᱠᱚ ᱢᱚᱱᱮ ᱫᱚᱦᱚ ᱟᱠᱟᱫ ᱠᱚᱣᱟ ᱵᱚ ᱟᱨ ᱱᱚᱣᱟ ᱫᱚ ᱟᱵᱚ ᱤᱧ ᱫᱚ ᱵᱟᱹᱧ ᱢᱮᱱᱟ ᱡᱮ ᱟᱵᱚ ᱳᱰᱤᱥᱟ ᱳᱰᱤᱥᱟ ᱨᱮ ᱟᱵᱚ ᱥᱟᱱᱛᱟᱲ ᱟᱵᱚᱣᱟᱜ ᱰᱮᱵᱷᱞᱚᱯ ᱪᱮᱫ ᱞᱮᱠᱟ ᱦᱩᱭ ᱫᱟᱲᱮᱭᱟᱜᱼᱟ ᱠᱤᱱᱛᱩ ᱟᱵᱚᱣᱟᱜ ᱰᱮᱵᱷᱞᱚᱯ ᱥᱟᱶᱛᱮ ᱟᱵᱚ ᱡᱮᱦᱮᱛᱩ ᱳᱰᱤᱥᱟ ᱨᱮ ᱦᱮᱱᱟᱜ ᱵᱚᱱᱟ ᱳᱰᱤᱥᱟ ᱳᱰᱤᱭᱟ ᱵᱷᱟᱥᱟ ᱦᱚᱸ ᱟᱵᱚ ᱡᱟᱦᱟᱸ ᱡᱚᱢ ᱫᱟᱠᱟ ᱮᱢ ᱠᱟᱫ ᱵᱚᱱᱟ ᱛᱚ ᱟᱵᱚ ᱦᱚᱸ ᱳᱰᱤᱭᱟ ᱥᱟᱦᱤᱛᱭᱚ ᱯᱨᱚᱛᱤ ᱟᱵᱚᱣᱟᱜ ᱦᱚᱸ ᱥᱚᱱᱢᱟᱱ ᱛᱟᱦᱮᱱᱟ ᱱᱚᱣᱟ ᱡᱟᱦᱟᱸ ᱯᱮ ᱧᱮᱞᱮᱜᱼᱟ ᱱᱚᱣᱟ ᱫᱚ ᱦᱩᱭᱩᱜ ᱠᱟᱱᱟ ᱢᱤᱫᱴᱤᱡ ᱯᱟᱭᱠᱚ ᱵᱤᱫᱽᱨᱚᱦᱚ ᱟᱵᱚ ᱡᱟᱦᱟᱸ ᱯᱟᱭᱠᱚ ᱵᱤᱫᱽᱨᱚᱦᱚ ᱦᱩᱭ ᱞᱮᱱ ᱛᱟᱦᱮᱸᱫ ᱡᱟᱦᱟᱸ ᱟᱵᱚ ᱢᱟᱱᱮ ᱥᱤᱯᱟᱦᱤ ᱵᱤᱫᱽᱨᱚᱦᱚ ᱠᱷᱚᱱ ᱢᱟᱲᱟᱝ ᱨᱮ ᱦᱩᱭ ᱞᱮᱱᱟ ᱠᱤᱱᱛᱩ ᱯᱟᱭᱠᱚ ᱵᱤᱫᱽᱨᱚᱦᱚ ᱜᱮ ᱯᱨᱚᱛᱷᱚᱢ ᱢᱟᱱᱮ ᱨᱤᱵᱮᱞᱤᱭᱚᱱ ᱵᱨᱤᱴᱤᱥ ᱮᱜᱮᱱᱥᱴ ᱵᱨᱤᱴᱤᱥ ᱨᱩᱞ ᱟᱵᱚ ᱵᱟᱭᱠᱚ ᱵᱤᱫᱽᱨᱚᱦ ᱜᱮ ᱢᱟᱱᱭᱚᱛᱟ ᱮᱢ ᱨᱮᱭᱟᱜ ᱛᱟᱦᱮᱸ ᱠᱟᱱᱟ ᱠᱤᱱᱛᱩ ᱵᱟᱭᱠᱚ ᱵᱤᱫᱽᱨᱚᱦ ᱜᱮ ᱯᱷᱟᱥᱴ ᱵᱨᱤᱴᱤᱥ ᱥᱚᱨᱠᱟᱨ ᱵᱤᱨᱩᱫᱽᱫᱷᱚ ᱨᱮ ᱟᱡ ᱟᱱᱫᱳᱞᱚᱱ ᱟᱨᱟᱢᱵᱷᱚ ᱞᱮᱫ ᱛᱟᱦᱮᱸᱫ ᱛᱚ ᱧᱮᱞ ᱫᱟᱲᱮᱭᱟᱜᱼᱟ ᱯᱮ ᱱᱚᱣᱟ ᱫᱚ ᱦᱩᱭᱩᱜ ᱠᱟᱱᱟ ᱵᱟᱭᱠᱚ ᱵᱤᱫᱽᱨᱚᱦ ᱨᱮᱭᱟᱜ ᱢᱤᱫᱴᱤᱡ ᱡᱷᱚᱞᱚᱠ ᱱᱚᱣᱟ ᱡᱟᱦᱟᱸ ᱵᱚᱱ ᱧᱮᱞᱮᱜᱼᱟ ᱱᱚᱣᱟ ᱫᱚ ᱱᱚ ᱵᱟণᱤᱡᱽᱡᱚ ᱳᱭᱛᱤᱦᱚ ᱵᱟ ᱢᱮᱨᱤᱱ ᱴᱟᱭᱤᱢ ᱦᱮᱨᱤᱴᱮᱡᱽ ᱡᱟᱦᱟᱸ ᱟᱵᱚ ᱫᱟᱜ ᱢᱟᱱᱮ ᱫᱚᱨᱭᱟ ᱯᱟᱨᱚᱢ ᱠᱟᱛᱮ ᱡᱟᱦᱟᱸ ᱵᱟᱬᱤᱡᱽᱡᱚ ᱵᱮᱵᱚᱥᱟᱭ ᱞᱟᱹᱜᱤᱫ ᱠᱚ ᱪᱟᱞᱟᱜ ᱠᱟᱱ ᱛᱟᱦᱮᱸᱫ ᱚᱱᱟ ᱨᱮᱭᱟᱜ ᱢᱤᱫᱴᱤᱡ

ᱥᱛᱷᱤᱛᱤ ᱱᱤᱛᱚᱜ ᱪᱮᱫ ᱦᱮᱱᱟᱜᱼᱟ ᱟᱵᱚ ᱳᱰᱤᱥᱟ ᱨᱮ ᱡᱟᱦᱟᱸ ᱟᱵᱚ ᱳᱰᱤᱭᱟ ᱵᱷᱟᱥᱟ ᱨᱮᱭᱟᱜ ᱵᱤᱠᱟᱥ ᱥᱟᱶᱛᱮ ᱟᱵᱚᱣᱟᱜ ᱵᱤᱠᱟᱥ ᱞᱟᱹᱜᱤᱫ ᱦᱚᱸ ᱳᱰᱤᱥᱟ ᱥᱚᱨᱠᱟᱨ ᱟᱹᱰᱤᱜᱟᱱ ᱠᱩᱨᱩᱢᱩᱴᱩ ᱡᱟᱦᱟᱸ ᱟᱵᱚ ᱧᱮᱞ ᱫᱟᱲᱮᱭᱟᱜᱼᱟ ᱯᱮ ᱱᱚᱣᱟ ᱟᱵᱚᱣᱟᱜ ᱡᱟᱦᱟᱸ ᱯᱚᱨᱚᱢᱯᱚᱨᱟ ᱟᱵᱚᱣᱟᱜ ᱥᱟᱝᱥᱠᱨᱤᱛᱤᱠ ᱟᱨ ᱟᱵᱚᱣᱟᱜ ᱡᱟᱦᱟᱸ ᱡᱤᱱᱤᱥ ᱦᱮᱱᱟᱜᱼᱟ ᱚᱱᱟ ᱠᱚᱦᱚᱸ ᱱᱚᱰᱮ ᱠᱚ ᱰᱤᱥᱯᱞᱮ ᱟᱠᱟᱫᱼᱟ ᱱᱚᱰᱮ ᱟᱵᱚ ᱟᱠᱚᱣᱟᱜ ᱵᱷᱟᱥᱟ ᱥᱟᱦᱤᱛᱭᱚ ᱥᱚᱥᱠᱨᱤᱛᱤ ᱠᱚ ᱰᱮᱵᱷᱞᱚᱯ ᱥᱟᱶᱛᱮ ᱟᱵᱚᱣᱟᱜ ᱦᱚᱸ ᱯᱨᱚᱢᱳᱴ ᱮᱫᱟ ᱠᱚ ᱧᱮᱞ ᱫᱟᱲᱮᱭᱟᱜᱼᱟ ᱯᱮ ᱱᱚᱰᱮ ᱟᱵᱚᱣᱟᱜ ᱥᱟᱱᱛᱟᱲ ᱨᱮᱭᱟᱜ ᱟᱹᱰᱤᱜᱟᱱ ᱡᱤᱱᱤᱥ ᱠᱚ ᱫᱚᱦᱚ ᱟᱠᱟᱫᱼᱟ ᱢᱟᱲᱟᱝ ᱥᱮᱱ ᱟᱨᱦᱚᱸ ᱧᱮᱞ ᱫᱟᱲᱮᱭᱟᱜᱼᱟ ᱯᱮ ᱱᱚᱛᱮ ᱟᱹᱰᱤᱜᱟᱱ ᱡᱤᱱᱤᱥ ᱟᱹᱰᱤᱜᱟᱱ ᱡᱤᱱᱤᱥ ᱟᱵᱚ ᱟᱵᱚᱣᱟᱜ ᱱᱚᱣᱟ ᱧᱮᱞ ᱫᱟᱲᱮᱭᱟᱜ ᱠᱟᱱᱟ ᱯᱮ ᱱᱚᱣᱟ ᱫᱚ ᱟᱵᱚᱣᱟᱜ ᱜᱟᱪᱟ ᱠᱟᱱᱟ ᱟᱨ ᱟᱵᱚᱣᱟᱜ ᱟᱜᱼᱥᱟᱨ ᱡᱷᱚᱛᱚ ᱡᱤᱱᱤᱥ ᱚᱰᱤᱭᱟ ᱵᱷᱟᱥᱟ ᱥᱟᱦᱤᱛᱭᱚ

ᱟᱵᱚ ᱟᱵᱚ ᱳᱰᱤᱭᱟ ᱵᱷᱟᱥᱟ ᱨᱮᱭᱟᱜ ᱯᱨᱚᱢᱳᱥᱚᱱ ᱥᱟᱶᱛᱮ ᱟᱵᱚ ᱟᱵᱚᱣᱟᱜ ᱵᱷᱟᱥᱟ ᱦᱚᱸᱵᱚ ᱯᱨᱚᱢᱳᱥᱚᱱᱟ ᱢᱟ ᱛᱚᱵᱮ ᱟᱨ ᱦᱚᱸ ᱢᱟᱲᱟᱝ ᱥᱮᱫ ᱱᱚᱣᱟ ᱵᱷᱤᱰᱤᱭᱳ ᱨᱮ ᱡᱚᱲᱟᱣ ᱛᱟᱦᱮᱱ ᱛᱟᱵᱚᱱ ᱯᱮ ᱟᱨᱦᱚᱸ ᱟᱹᱰᱤᱜᱟᱱ ᱡᱤᱱᱤᱥ ᱟᱯᱮ ᱯᱮ ᱧᱮᱞ ᱫᱟᱲᱮᱭᱟᱜᱼᱟ ᱦᱟᱸᱜ ᱡᱟᱦᱟᱸ ᱵᱚᱱ ᱧᱮᱞᱮᱜᱼᱟ ᱱᱚᱣᱟ ᱦᱚᱸ ᱟᱵᱚᱣᱟᱜ ᱡᱤᱱᱤᱥ ᱠᱚᱜᱮ ᱱᱚᱰᱮ ᱦᱚᱸ ᱫᱚᱦᱚ ᱟᱠᱟᱱᱟ ᱛᱚ ᱟᱵᱚ ᱢᱟᱱᱮ ᱡᱟᱹᱛᱤ ᱵᱚᱨᱱᱚ ᱫᱷᱚᱨᱢᱚ ᱱᱤᱨᱵᱤᱥᱮᱥᱚ ᱨᱮ ᱡᱚᱛᱚ ᱦᱚᱲᱟᱜ ᱜᱮ ᱚᱫᱷᱤᱠᱟᱨ ᱦᱮᱱᱟᱜᱼᱟ ᱡᱚᱛᱚ ᱦᱚᱲᱟᱜ ᱜᱮ ᱟᱵᱚ ᱳᱰᱤᱥᱟ ᱯᱚᱱᱚᱛ ᱟᱵᱚ ᱵᱷᱟᱨᱚᱛ ᱡᱟᱠᱟᱛ ᱨᱮ ᱟᱵᱚᱣᱟᱜ ᱦᱚᱸ ᱚᱫᱷᱤᱠᱟᱨ ᱦᱮᱱᱟᱜᱼᱟ ᱛᱚ ᱟᱵᱚ ᱦᱚᱸ ᱱᱚᱣᱟ ᱠᱚ ᱡᱤᱱᱤᱥ ᱵᱚ ᱜᱚᱨᱚᱡᱟᱜ ᱢᱟ ᱡᱮ ᱟᱵᱚᱣᱟᱜ ᱟᱵᱚᱣᱟᱜ ᱡᱟᱦᱟᱸ ᱡᱤᱱᱤᱥ ᱦᱮᱱᱟᱜᱼᱟ ᱟᱵᱚᱣᱟᱜ ᱡᱟᱦᱟᱸ ᱦᱚᱨᱚᱜ ᱵᱟᱸᱫᱮ ᱦᱮᱱᱟᱜᱼᱟ ᱮᱴᱟᱜ ᱡᱮᱛᱮ ᱵᱮᱲᱮ ᱟᱵᱚᱣᱟᱜ ᱵᱚ ᱜᱚᱨᱚᱡᱟᱜᱼᱟ ᱮᱴᱟᱜ ᱦᱚᱲᱟᱜ ᱦᱚᱸ ᱜᱚᱨᱚᱡᱽ ᱱᱤᱦᱟᱹᱛᱤ ᱫᱚᱨᱠᱟᱨ ᱜᱮ ᱟᱫᱚ ᱱᱚᱣᱟ ᱠᱚᱯᱮ ᱧᱮᱞ ᱫᱟᱲᱮᱭᱟᱜ ᱠᱟᱱᱟ ᱱᱚᱣᱟ ᱫᱚ ᱡᱟᱦᱟᱸ ᱫᱩᱣᱟᱹᱨ ᱠᱟᱱᱟ ᱦᱟᱸᱜ ᱯᱟᱞᱮᱫ ᱱᱚᱜᱼᱚᱭ ᱱᱚᱣᱟ ᱠᱚ ᱡᱟᱹᱛᱤ ᱵᱚᱨᱱᱚ ᱫᱷᱚᱨᱢᱚ ᱱᱤᱨᱵᱤᱥᱮᱥᱚᱨᱮ ᱡᱚᱛᱚ ᱦᱚᱲ ᱡᱚᱛᱚ ᱦᱚᱲᱟᱜ ᱟᱵᱚ ᱡᱟᱹᱛᱠᱤ ᱳᱰᱤᱥᱟ ᱨᱮ ᱡᱟᱹᱛᱠᱤ ᱦᱚᱲ ᱦᱮᱱᱟᱜ ᱵᱚᱱᱟ ᱡᱟᱹᱛᱠᱤ ᱴᱨᱟᱭᱵᱟᱞ ᱠᱚᱢᱤᱭᱩᱱᱤᱴᱤ ᱦᱚᱸ ᱦᱮᱱᱟᱜ ᱵᱚᱱᱟ ᱩᱱᱠᱩ ᱠᱚᱣᱟᱜ ᱦᱚᱸ ᱱᱚᱰᱮ ᱡᱟᱦᱟᱱ ᱡᱤᱱᱤᱥ ᱟᱵᱚ ᱵᱚ ᱵᱷᱟᱹᱵᱤᱭᱟ ᱡᱮ ᱵᱟᱝᱟ ᱳᱰᱤᱥᱟ ᱥᱚᱨᱠᱟᱨ ᱟᱵᱚ ᱞᱟᱹᱜᱤᱫ ᱛᱮᱫᱚ ᱪᱮᱫ ᱵᱟᱭ ᱠᱟᱹᱢᱤᱭᱟ ᱟᱵᱚ ᱞᱟᱹᱜᱤᱫ ᱛᱮᱦᱚᱸ ᱟᱹᱰᱤᱜᱟᱱ ᱡᱤᱱᱤᱥ ᱠᱟᱹᱢᱤᱭᱮᱫᱼᱟ ᱠᱤᱱᱛᱩ ᱟᱵᱚᱜᱮ ᱚᱱᱟᱨᱮ ᱠᱩᱨᱩᱢᱩᱴᱩ ᱱᱤᱦᱟᱹᱛᱤ ᱫᱚᱨᱠᱟᱨᱚᱜ ᱠᱟᱱᱟ ᱛᱚ ᱟᱵᱚ ᱦᱚᱸ ᱡᱩᱫᱤ ᱟᱵᱚᱣᱟᱜ ᱡᱟᱹᱛᱠᱤ ᱡᱤᱱᱤᱥ ᱟᱵᱚᱛᱮ ᱡᱩᱫᱤ ᱵᱟᱵᱚ ᱤᱭᱟᱹᱭᱟ ᱟᱵᱚᱛᱮ ᱡᱩᱫᱤ ᱵᱟᱵᱚ ᱯᱨᱚᱢᱳᱥᱚᱱᱟ ᱟᱵᱚ ᱡᱩᱫᱤ ᱵᱟᱵᱚ ᱠᱩᱨᱩᱢᱩᱴᱩᱭᱟ ᱛᱚᱵᱮ ᱟᱵᱚ ᱦᱚᱸ ᱵᱤᱥᱥᱚ ᱫᱚᱨᱵᱟᱨ ᱨᱮ ᱥᱮᱴᱮᱨᱚᱜ ᱞᱟᱹᱜᱤᱫ ᱛᱮ ᱟᱨᱦᱚᱸ ᱢᱟᱱᱮ ᱛᱤᱱᱟᱹᱜ ᱥᱮᱨᱢᱟ ᱞᱟᱜᱟᱜᱼᱟ ᱚᱱᱟ ᱫᱚ ᱵᱟᱵᱚ ᱞᱟᱹᱭ ᱫᱟᱲᱮᱭᱟᱜᱼᱟ ᱱᱚᱣᱟ ᱫᱚ ᱱᱟᱦᱟᱜ ᱡᱟᱦᱟᱸ ᱦᱮᱱᱰᱤᱠᱨᱟᱯᱷᱴ ᱳᱰᱤᱥᱟ ᱢᱮᱯ ᱠᱟᱱᱟ ᱦᱮᱱᱰᱤᱠᱨᱟᱯᱷᱴ ᱢᱮᱯ ᱚᱯᱷ ᱳᱰᱤᱥᱟ ᱧᱮᱞ ᱫᱟᱲᱮᱭᱟᱜ ᱠᱟᱱᱟ ᱱᱚᱣᱟ ᱫᱚ ᱦᱩᱭᱩᱜ ᱠᱟᱱᱟ ᱳᱰᱤᱥᱟ ᱦᱮᱰᱞᱩᱢ ᱨᱮᱭᱟᱜ ᱡᱟᱦᱟᱸ ᱢᱮᱯ ᱠᱟᱱᱟ ᱳᱰᱤᱥᱟ ᱦᱮᱰᱞᱩᱢ ᱦᱮᱰᱞᱩᱢ ᱢᱮᱯ ᱚᱯᱷ ᱳᱰᱤᱥᱟ ᱡᱟᱦᱟᱸ ᱵᱚᱱ ᱧᱮᱞᱮᱜᱼᱟ ᱱᱚᱣᱟ ᱫᱚ ᱞᱩᱢᱟᱹᱝ ᱨᱮᱭᱟᱜ ᱥᱟᱹᱲᱤ ᱠᱟᱱᱟ ᱞᱩᱢᱟᱹᱝ ᱨᱮᱭᱟᱜ ᱥᱟᱹᱲᱤ ᱪᱮᱫ ᱪᱚᱨᱚᱠ ᱠᱚ ᱵᱮᱱᱟᱣ ᱟᱠᱟᱫᱼᱟ ᱟᱨ ᱧᱮᱞ ᱡᱟᱦᱟᱸ ᱞᱮᱠᱟ ᱧᱮᱞᱚᱜ ᱠᱟᱱᱟ ᱨᱟᱹᱥᱠᱟᱹ ᱜᱮ ᱟᱨ ᱫᱟᱢ ᱦᱚᱸ ᱚᱱᱠᱟ ᱫᱟᱢ ᱜᱮᱭᱟ ᱡᱮᱦᱮᱛᱩ ᱱᱚᱣᱟ ᱠᱚ ᱡᱤᱱᱤᱥ ᱫᱚ ᱢᱟᱱᱮ ᱛᱮᱭᱟᱨ ᱞᱟᱹᱜᱤᱫ ᱦᱚᱸ ᱠᱚᱥᱴᱚ ᱜᱮᱭᱟ ᱛᱚ ᱚᱱᱟ ᱠᱷᱟᱹᱛᱤᱨ ᱟᱡᱟᱜ ᱡᱟᱦᱟᱸ ᱢᱟᱱᱮ ᱯᱟᱨᱤᱥᱨᱚᱢᱤᱠ ᱠᱚ ᱢᱟ ᱱᱤᱦᱟᱹᱛᱤ ᱞᱟᱹᱠᱛᱤ ᱠᱟᱱ ᱜᱮᱭᱟ ᱛᱚ ᱱᱚᱜᱼᱚᱭ ᱯᱮ ᱧᱮᱞ ᱫᱟᱲᱮᱭᱟᱜ ᱠᱟᱱᱟ ᱪᱚᱨᱚᱠ ᱧᱮᱞᱚᱜ ᱠᱟᱱᱟ ᱥᱮ ᱵᱟᱝ ᱚᱱᱟ ᱠᱚᱢᱮᱱᱴ ᱢᱟᱫᱽᱫᱷᱚᱢ ᱛᱮ ᱱᱟᱜ ᱞᱟᱹᱭ ᱛᱟᱵᱚᱱ ᱯᱮ ᱚᱱᱟ ᱯᱷᱳᱴᱳ ᱯᱮ ᱧᱮᱞᱮᱜᱼᱟ ᱱᱚᱣᱟ ᱯᱷᱳᱴᱳ ᱫᱚ ᱦᱩᱭᱩᱜ ᱠᱟᱱᱟ ᱳᱰᱤᱥᱟ ᱥᱟᱦᱤᱛᱭᱚ ᱡᱚᱜᱚᱛ ᱨᱮᱱ ᱢᱤᱫᱴᱤᱡ ᱢᱤᱫᱴᱤᱡ ᱢᱚᱦᱟᱱ ᱠᱚᱵᱤ ᱠᱟᱱᱟ ᱠᱚ ᱟᱨ ᱧᱮᱞ ᱫᱟᱲᱮᱭᱟᱜ ᱠᱟᱱᱟ ᱯᱮ ᱡᱮᱛᱠᱤ ᱵᱤ ᱟᱵᱚ ᱳᱰᱤᱥᱟ ᱨᱮ ᱡᱮᱛᱠᱤ ᱢᱚᱦᱟᱱ ᱳᱰᱤᱭᱟ ᱵᱷᱟᱥᱟ ᱨᱮᱱ ᱠᱚᱜᱮ ᱦᱮᱱᱟᱜ ᱠᱚᱣᱟ ᱩᱱᱠᱩᱣᱟᱜ ᱱᱚᱣᱟ ᱡᱮ ᱯᱷᱳᱴᱳ ᱱᱚᱰᱮ ᱞᱟᱜᱟᱣ ᱠᱟᱱᱟ ᱱᱚᱣᱟ ᱡᱟᱦᱟᱸ ᱯᱮ ᱧᱮᱞᱮᱜᱼᱟ ᱱᱚᱣᱟ ᱫᱚ ᱳᱰᱤᱭᱟ ᱥᱟᱦᱤᱛᱭᱚ ᱡᱚᱜᱚᱛ ᱨᱮᱭᱟᱜ ᱢᱤᱫᱴᱤᱡ ᱢᱤᱫᱴᱤᱡ ᱵᱩᱦᱤ ᱡᱟᱦᱟᱸ ᱠᱤ ᱱᱚᱰᱮ ᱥᱛᱷᱟᱱᱚᱭ ᱧᱟᱢ ᱟᱠᱟᱫᱼᱟ ᱟᱨ ᱱᱚᱰᱮ ᱟᱡᱟᱜ ᱡᱟᱭᱜᱟ ᱧᱟᱢ ᱟᱠᱟᱫᱼᱟ ᱡᱮᱦᱮᱛᱩ ᱵᱮᱥ ᱵᱮᱥ ᱵᱩᱦᱤ ᱠᱟᱱᱟ ᱵᱮᱥ ᱵᱮᱥ ᱵᱩᱦᱤ ᱤᱫᱤ ᱠᱟᱛᱮ ᱱᱚᱰᱮ ᱟᱡᱮ ᱡᱟᱭᱜᱟᱭ ᱟᱢᱮᱴ ᱟᱠᱟᱫᱼᱟ ᱛᱚ ᱢᱟᱱᱮ ᱱᱚᱰᱮ ᱟᱯᱮ ᱯᱮ ᱧᱮᱞ ᱫᱟᱲᱮᱭᱟᱜᱼᱟ ᱟᱹᱰᱤᱜᱟᱱ ᱵᱮᱥ ᱵᱮᱥ ᱵᱩᱦᱤ ᱡᱟᱦᱟᱸ ᱟᱵᱚ ᱳᱰᱤᱭᱟ ᱳᱰᱤᱭᱟ ᱵᱷᱟᱥᱟ ᱨᱮᱭᱟᱜ ᱢᱤᱫᱴᱤᱡ ᱢᱤᱫᱴᱤᱡ ᱢᱟᱱᱮ ᱜᱚᱞᱯᱚ ᱮᱠᱟᱝᱠᱤᱠᱟ ᱠᱚᱵᱤᱛᱟ ᱟᱹᱰᱤ ᱜᱟᱱ ᱡᱤᱱᱤᱥ ᱨᱮᱭᱟᱜ ᱵᱩᱦᱤ ᱱᱚᱰᱮ ᱟᱯᱮ ᱯᱮ ᱧᱮᱞ ᱫᱟᱲᱮᱭᱟᱜᱼᱟ ᱧᱟᱢ ᱫᱟᱲᱮᱭᱟᱜᱼᱟ ᱯᱮ ᱟᱨ ᱤᱫᱤ ᱦᱚᱸᱯᱮ ᱫᱟᱲᱮᱭᱟᱜᱼᱟ ᱱᱚᱣᱟ ᱯᱮ ᱧᱮᱞ ᱫᱟᱲᱮᱭᱟᱜ ᱠᱟᱱᱟ ᱱᱚᱰᱮ ᱱᱟᱦᱟᱜ ᱱᱚᱰᱮ ᱠᱚ ᱫᱚᱦᱚ ᱟᱠᱟᱫᱼᱟ

ᱢᱮᱥᱤᱱ ᱠᱟᱱ ᱛᱟᱦᱮᱸᱫ ᱱᱟᱣᱟ ᱢᱮᱥᱤᱱ ᱠᱟᱱᱟ ᱱᱤᱛᱚᱜ ᱥᱟᱫᱷᱤᱱᱚᱛᱟ ᱯᱩᱨᱵᱚ ᱨᱮᱭᱟᱜ ᱢᱟᱱᱮ ᱯᱷᱨᱤᱰᱚᱢ ᱢᱟᱲᱟᱝ ᱨᱮᱭᱟᱜ ᱠᱟᱱᱟ ᱯᱨᱮᱥ ᱯᱨᱤᱱᱴᱤᱝ ᱠᱟᱱᱟ ᱢᱤᱫᱴᱤᱡ ᱯᱮ ᱧᱮᱞ ᱫᱟᱲᱮᱭᱟᱜᱼᱟ ᱱᱚᱣᱟ ᱢᱤᱫᱴᱤᱡ ᱦᱚᱥᱛᱚ ᱪᱟᱲᱤᱛᱚ ᱞᱮᱴᱚᱨ ᱯᱨᱮᱥ ᱢᱩᱫᱽᱨᱚᱱ ᱡᱚᱱᱛᱨᱚ ᱡᱟᱦᱟᱸ ᱛᱤ ᱛᱮ ᱚᱞ ᱨᱮᱭᱟᱜ ᱢᱤᱫᱴᱤᱡ ᱢᱩᱫᱽᱨᱚᱱ ᱡᱚᱱᱛᱨᱚ ᱠᱟᱱᱟ ᱡᱟᱦᱟᱸ ᱛᱤ ᱛᱮ ᱴᱟᱭᱯᱤᱝ ᱨᱮᱭᱟᱜ

ᱵᱮᱵᱷᱟᱨᱚᱜ ᱠᱟᱱ ᱛᱟᱦᱮᱸᱫ ᱥᱮᱫᱟᱭ ᱯᱷᱤᱞᱢ ᱥᱮᱫᱟᱭ ᱡᱟᱦᱟᱸ ᱯᱷᱤᱞᱢ ᱥᱴᱟᱨᱴ ᱞᱮᱱ ᱛᱟᱦᱮᱸᱫ ᱡᱟᱦᱟᱸ ᱳᱰᱤᱥᱟ ᱨᱮᱭᱟᱜ ᱡᱟᱦᱟᱸ ᱯᱷᱤᱞᱢ ᱫᱩᱱᱤᱭᱟᱹ ᱨᱮᱭᱟᱜ ᱱᱚᱣᱟ ᱠᱚᱫᱚ ᱢᱤᱫᱴᱤᱡ ᱢᱤᱫᱴᱤᱡ ᱡᱷᱚᱞᱚᱠ ᱠᱟᱱᱟ

ᱯᱷᱤᱞᱤᱢ ᱡᱟᱦᱟᱸ ᱥᱤᱛᱟ ᱵᱤᱵᱟᱦᱚ ᱚᱱᱟ ᱯᱮ ᱧᱮᱞ ᱫᱟᱲᱮᱭᱟᱜ ᱠᱟᱱᱟ ᱱᱚᱣᱟ ᱫᱚ ᱳᱰᱤᱭᱟ ᱥᱟᱦᱤᱛᱭᱚ ᱥᱚᱨᱤ ᱳᱰᱤᱭᱟ ᱯᱷᱤᱞᱤᱢ ᱡᱚᱜᱚᱛ ᱨᱮᱭᱟᱜ ᱯᱨᱚᱛᱷᱚᱢ ᱵᱩᱦᱤ ᱡᱟᱦᱟᱸ ᱠᱤ ᱩᱱᱤᱥᱥᱚ ᱪᱷᱟᱛᱛᱤᱥ ᱢᱟᱹᱥᱤᱭᱟ ᱮᱯᱨᱤᱞ ᱛᱮᱭᱤᱥ ᱛᱟᱹᱨᱤᱠᱷ ᱨᱮ ᱟᱨᱟᱢᱵᱷᱚ ᱞᱮᱱ ᱛᱟᱦᱮᱸᱫ ᱱᱚᱣᱟ ᱟᱵᱚ ᱡᱟᱦᱟᱸ ᱳᱰᱤᱭᱟ ᱳᱰᱤᱭᱟ ᱯᱷᱤᱞᱢ ᱡᱚᱜᱚᱛ ᱨᱮᱭᱟᱜ ᱱᱚᱣᱟ ᱠᱚᱫᱚ ᱢᱤᱫᱴᱤᱡ ᱢᱤᱫᱴᱤᱡ ᱵᱩᱦᱤ ᱢᱤᱫᱴᱤᱡ ᱢᱤᱫᱴᱤᱡ ᱯᱷᱤᱞᱢ ᱠᱟᱱᱟ ᱚᱱᱟ ᱯᱮ ᱧᱮᱞ ᱫᱟᱲᱮᱭᱟᱜᱼᱟ ᱢᱟᱴᱤᱨᱚ ᱢᱚᱱᱤᱥᱚ ᱥᱚᱝᱥᱟᱨᱚ

ᱧᱮᱞ ᱫᱟᱲᱮᱭᱟᱜ ᱠᱟᱱᱟ ᱯᱮ ᱥᱮᱫᱟᱭ ᱡᱟᱦᱟᱸ ᱠᱮᱢᱮᱨᱟ ᱠᱚ ᱛᱟᱦᱮᱸ ᱠᱟᱱᱟ ᱚᱱᱟ ᱠᱮᱢᱮᱨᱟ ᱠᱚ ᱱᱚᱰᱮ ᱟᱯᱮ ᱯᱮ ᱧᱮᱞ ᱫᱟᱲᱮᱭᱟᱜᱼᱟ ᱱᱚᱣᱟ ᱠᱚᱫᱚ ᱱᱚᱣᱟ ᱡᱟᱦᱟᱸ ᱴᱮᱱ ᱠᱮ ᱞᱟᱭᱤᱴ ᱡᱟᱦᱟᱸ ᱴᱮᱱ ᱠᱮ ᱞᱟᱭᱤᱴ ᱥᱩᱴᱤᱝ ᱡᱚᱠᱷᱟᱡ ᱱᱚᱣᱟ ᱫᱚ ᱫᱚᱨᱠᱟᱨᱚᱜᱼᱟ ᱟᱨ ᱱᱚᱣᱟ ᱮᱪ ᱮᱢ ᱞᱟᱭᱤᱴ ᱮᱪ ᱮᱢ ᱞᱟᱭᱤᱴ ᱱᱚᱣᱟ ᱠᱚ ᱡᱮᱛᱠᱤ ᱟᱵᱚ ᱢᱟᱱᱮ ᱯᱷᱤᱞᱢ ᱫᱩᱱᱤᱭᱟᱹ ᱨᱮ ᱡᱟᱦᱟᱸ ᱥᱩᱴᱤᱝ ᱵᱟᱠᱷᱨᱟ ᱛᱮ ᱫᱚᱨᱠᱟᱨᱚᱜᱼᱟ ᱱᱚᱣᱟ ᱠᱚ ᱟᱯᱮ ᱯᱮ ᱧᱮᱞ ᱫᱟᱲᱮᱭᱟᱜᱼᱟ ᱥᱩᱴᱤᱝ ᱵᱟᱠᱷᱨᱟ ᱱᱚᱣᱟ ᱠᱚ ᱡᱤᱱᱤᱥ ᱟᱵᱚ ᱥᱮᱫᱟᱭ ᱡᱟᱦᱟᱸ ᱥᱴᱟᱨᱴ ᱞᱮᱱᱟ ᱯᱷᱤᱞᱢ ᱚᱱᱟ ᱨᱮᱭᱟᱜ ᱱᱚᱣᱟ ᱠᱚᱫᱚ ᱡᱟᱦᱟᱸ ᱟᱡᱟᱜ ᱯᱷᱤᱞᱢ ᱢᱤᱫᱴᱤᱡ ᱯᱷᱤᱞᱢ ᱛᱮᱭᱟᱨ ᱞᱟᱹᱜᱤᱫ ᱛᱮᱠᱷᱟᱱ ᱢᱤᱫᱴᱤᱡ ᱯᱷᱤᱞᱢ ᱥᱩᱴᱤᱝ ᱞᱟᱹᱜᱤᱫ ᱛᱮ ᱡᱟᱦᱟᱸ ᱡᱟᱦᱟᱸ ᱫᱚᱨᱠᱟᱨ ᱡᱤᱱᱤᱥ ᱚᱱᱟ ᱞᱟᱭᱤᱴ ᱠᱷᱚᱱ ᱟᱨᱟᱢᱵᱷᱚ ᱠᱟᱛᱮ ᱡᱟᱦᱟᱱᱟᱜ ᱜᱮ ᱦᱩᱰᱤᱧ ᱦᱩᱰᱤᱧ ᱡᱤᱱᱤᱥ ᱱᱚᱰᱮ ᱟᱯᱮ ᱯᱮ ᱧᱮᱞ ᱫᱟᱲᱮᱭᱟᱜᱼᱟ ᱢᱟᱱᱮ ᱦᱩᱰᱤᱧ ᱦᱩᱰᱤᱧ ᱡᱤᱱᱤᱥ ᱴᱷᱮᱱ ᱠᱷᱚᱱ ᱟᱨᱟᱢᱵᱷᱚ ᱠᱟᱛᱮ ᱢᱟᱨᱟᱝ ᱢᱟᱨᱟᱝ ᱡᱤᱱᱤᱥ ᱡᱟᱦᱟᱸ ᱟᱵᱚ ᱳᱰᱤᱭᱟ ᱯᱷᱤᱞᱢ ᱡᱚᱜᱚᱛ ᱨᱮ ᱱᱚᱣᱟ ᱱᱚᱣᱟ ᱠᱚ ᱡᱤᱱᱤᱥ ᱡᱟᱦᱟᱸ ᱥᱩᱴᱤᱝ ᱡᱚᱠᱷᱟᱡ ᱫᱚᱨᱠᱟᱨᱚᱜᱼᱟ ᱚᱱᱟ ᱥᱩᱴᱤᱝ ᱡᱚᱠᱷᱟᱡ ᱟᱨ ᱱᱚᱣᱟ ᱡᱟᱦᱟᱸ ᱯᱷᱳᱴᱳ ᱯᱮ ᱧᱮᱞᱮᱫᱼᱟ ᱱᱚᱣᱟ ᱯᱷᱳᱴᱳ ᱫᱚ ᱦᱩᱭᱩᱜ ᱠᱟᱱᱟ ᱟᱵᱚ ᱳᱰᱤᱭᱟ ᱯᱷᱤᱞᱢ ᱡᱚᱜᱚᱛ ᱨᱮᱭᱟᱜ ᱢᱤᱫᱴᱤᱡ ᱯᱷᱤᱞᱢ ᱠᱟᱱᱟ ᱯᱷᱤᱞᱢ ᱨᱮᱭᱟᱜ ᱯᱷᱳᱴᱳ ᱱᱚᱰᱮ ᱠᱚ ᱞᱟᱜᱟᱣ ᱠᱟᱜᱼᱟ ᱫᱮᱠᱷᱟᱣ ᱠᱟᱜᱼᱟ ᱠᱚ

ᱚᱱᱟ ᱡᱟᱦᱟᱸ ᱥᱩᱴᱤᱝ ᱦᱩᱭᱱᱟ ᱥᱩᱴᱤᱝ ᱦᱩᱭᱮᱱ ᱯᱚᱨᱮ ᱡᱟᱦᱟᱸ ᱟᱵᱚ ᱥᱟᱣᱩᱱᱰ ᱠᱚᱵᱚ ᱱᱚᱰᱮ ᱵᱚ ᱮᱰᱤᱴᱤᱝ ᱟᱵᱚ ᱱᱚᱣᱟ ᱮᱰᱤᱴᱤᱝ ᱵᱟᱠᱷᱨᱟ ᱱᱚᱣᱟ ᱫᱚ ᱡᱚᱱᱛᱨᱚ ᱠᱟᱱᱟ ᱱᱚᱣᱟ ᱱᱟᱜᱽᱨᱟ ᱢᱤᱫᱴᱤᱡ ᱯᱷᱤᱞᱤᱢ ᱛᱮᱭᱟᱨ ᱵᱟᱠᱷᱨᱟ ᱛᱮ ᱱᱤᱦᱟᱹᱛᱤ ᱫᱚᱨᱠᱟᱨᱤ ᱡᱤᱱᱤᱥ ᱠᱟᱱ ᱛᱟᱦᱮᱸᱫ ᱱᱚᱣᱟ ᱫᱚ ᱟᱵᱚᱥᱥᱚᱠᱚ ᱡᱤᱱᱤᱥ ᱠᱟᱱᱟ ᱛᱚ ᱱᱚᱣᱟ ᱵᱟᱝᱠᱷᱟᱱ ᱯᱷᱤᱞᱤᱢ ᱦᱚᱸ ᱛᱮᱭᱟᱨ ᱢᱩᱥᱠᱤᱞ ᱜᱮᱭᱟ ᱧᱮᱞ ᱫᱟᱲᱮᱭᱟᱜ ᱠᱟᱱᱟ ᱯᱮ ᱱᱚᱰᱮ ᱚᱞ ᱟᱠᱟᱱᱟ ᱮᱦᱮᱠ

ᱥᱮᱫᱟᱭ ᱫᱚ ᱱᱚᱝᱠᱟ ᱯᱷᱤᱞᱤᱢ ᱛᱟᱦᱮᱸ ᱠᱟᱱᱟ ᱟᱨ ᱱᱮᱛᱟᱨ ᱫᱚ ᱱᱚᱣᱟ ᱠᱚ ᱯᱷᱤᱞᱤᱢ ᱫᱚ ᱟᱵᱚ ᱫᱚ ᱵᱟᱵᱚ ᱠᱩᱥᱤᱭᱟᱜᱼᱟ ᱠᱤᱱᱛᱩ ᱡᱟᱦᱟᱸᱭ ᱦᱟᱲᱟᱢ ᱦᱟᱲᱟᱢ ᱦᱚᱲ ᱠᱚ ᱦᱮᱱᱟᱜ ᱠᱚᱣᱟ ᱱᱚᱣᱟ ᱯᱷᱤᱞᱤᱢ ᱫᱚ ᱟᱹᱰᱤ ᱡᱳᱨ ᱠᱚ ᱠᱩᱥᱤᱭᱟᱜᱼᱟ ᱱᱚᱝᱠᱟᱱ ᱯᱷᱤᱞᱤᱢ ᱠᱚᱫᱚ

ᱱᱚᱣᱟ ᱵᱷᱤᱰᱤᱭᱳ ᱪᱮᱫ ᱞᱮᱠᱟ ᱯᱮ ᱵᱩᱡᱷᱟᱹᱣ ᱠᱮᱫ ᱛᱤᱧᱟ ᱠᱚᱢᱮᱱᱴ ᱢᱟᱫᱽᱫᱷᱚᱢ ᱛᱮ ᱱᱟᱜ ᱞᱟᱹᱭ ᱛᱟᱵᱚᱱ ᱯᱮ ᱡᱮ ᱟᱵᱚ ᱡᱟᱦᱟᱸ ᱳᱰᱤᱭᱟ ᱵᱷᱟᱥᱟ ᱳᱰᱤᱭᱟ ᱵᱤᱥᱥᱚ ᱳᱰᱤᱭᱟ ᱵᱷᱟᱥᱟ ᱥᱚᱢᱢᱮᱞᱚᱱᱤ ᱨᱮᱭᱟᱜ ᱡᱟᱦᱟᱸ ᱱᱚᱣᱟ ᱢᱤᱫᱴᱤᱡ ᱡᱷᱚᱞᱚᱠ ᱤᱧ ᱫᱮᱠᱷᱟᱣ ᱯᱮ ᱛᱟᱵᱚᱱᱟ ᱱᱚᱣᱟ ᱡᱷᱚᱞᱚᱠ ᱟᱯᱮ ᱢᱟᱱᱮ ᱠᱚᱢᱮᱱᱴ ᱢᱟᱫᱽᱫᱷᱚᱢ ᱛᱮ ᱱᱟᱜ ᱞᱟᱹᱭ ᱛᱟᱵᱚᱱ ᱯᱮ ᱡᱮ ᱱᱚᱣᱟ ᱪᱮᱫ ᱞᱮᱠᱟ ᱯᱮ ᱵᱩᱡᱷᱟᱹᱣ ᱠᱮᱜᱼᱟ ᱟᱨ ᱟᱵᱚ ᱡᱟᱦᱟᱸ ᱵᱤᱥᱥᱚ ᱳᱰᱤᱭᱟ ᱵᱷᱟᱥᱟ ᱥᱚᱢᱢᱮᱞᱚᱱᱤ ᱡᱟᱦᱟᱸ ᱦᱩᱭᱩᱜ ᱠᱟᱱᱟ ᱱᱚᱰᱮ ᱡᱚᱱᱛᱟ ᱢᱚᱭᱫᱟᱱ ᱨᱮ ᱟᱨ ᱟᱯᱮ ᱦᱚᱸ ᱡᱩᱫᱤ ᱯᱮ ᱱᱚᱣᱟ ᱯᱟᱸᱪ ᱛᱟᱹᱨᱤᱠᱷ ᱵᱷᱤᱛᱤᱨ ᱨᱮ ᱯᱮ ᱦᱮᱡ ᱫᱟᱲᱮᱭᱟᱜ ᱠᱷᱟᱱ ᱫᱚ ᱦᱤᱡᱩᱜ ᱛᱟᱵᱚᱱ ᱯᱮ ᱟᱨ ᱢᱟ ᱛᱚᱵᱮ ᱠᱷᱟᱱ ᱱᱚᱣᱟ ᱵᱷᱤᱰᱤᱭᱳ ᱫᱚ ᱱᱤᱱᱟᱹᱜ ᱨᱮᱜᱮᱧ ᱢᱩᱪᱟᱹᱫᱮᱜᱼᱟ ᱟᱨ ᱤᱧᱟᱹᱜ ᱵᱷᱤᱰᱤᱭᱳ ᱡᱩᱫᱤ ᱯᱮ ᱠᱩᱥᱤᱭᱟᱜ ᱠᱟᱱᱟ ᱛᱚᱵᱮ ᱞᱟᱭᱤᱠ ᱛᱟᱵᱚᱱ ᱯᱮ ᱟᱨ ᱥᱮᱭᱟᱨ ᱯᱮ ᱡᱟᱦᱟᱸ ᱯᱷᱚᱞᱚ ᱨᱮ ᱠᱤ ᱟᱵᱚ ᱡᱟᱦᱟᱸ ᱳᱰᱤᱥᱟ ᱯᱚᱱᱚᱛ ᱵᱮᱛᱤᱛᱚ ᱟᱨ ᱡᱟᱦᱟᱸ ᱟᱵᱚ ᱮᱴᱟᱜ ᱯᱚᱱᱚᱛ ᱨᱮᱱ ᱦᱚᱲ ᱦᱚᱸ ᱠᱚ ᱵᱟᱲᱟᱭ ᱫᱟᱲᱮᱭᱟᱜᱼᱟ ᱡᱮ ᱵᱟᱝᱟ ᱟᱵᱚ ᱳᱰᱤᱥᱟ ᱨᱮᱭᱟᱜ ᱠᱟᱞᱪᱟᱨ ᱟᱵᱚ ᱳᱰᱤᱥᱟ ᱨᱮᱭᱟᱜ ᱥᱚᱝᱥᱠᱨᱤᱛᱤ ᱟᱵᱚ ᱳᱰᱤᱥᱟ ᱨᱮᱭᱟᱜ ᱡᱟᱦᱟᱱᱟᱜ ᱡᱤᱱᱤᱥ ᱠᱚᱜᱮ ᱦᱮᱱᱟᱜᱼᱟ ᱚᱱᱟ ᱠᱚ ᱡᱤᱱᱤᱥ ᱟᱠᱚ ᱱᱚᱣᱟ ᱵᱷᱤᱰᱤᱭᱳ ᱢᱟᱫᱽᱫᱷᱚᱢ ᱛᱮ ᱠᱚ ᱵᱟᱲᱟᱭ ᱫᱟᱲᱮᱭᱟᱜᱼᱟ ᱢᱟ ᱛᱚᱵᱮ ᱠᱷᱟᱱ ᱫᱚ ᱱᱚᱣᱟ ᱵᱷᱤᱰᱤᱭᱳ ᱫᱚ ᱱᱚᱰᱮ ᱜᱤᱧ ᱢᱩᱪᱟᱹᱫ ᱠᱮᱫᱼᱟ ᱟᱨ ᱟᱯᱮ ᱟᱯᱮ ᱴᱷᱮᱱ ᱤᱱᱟᱹ ᱱᱮᱦᱚᱨ ᱛᱟᱦᱮᱱ ᱠᱟᱱᱟ ᱡᱮ ᱟᱯᱮ ᱤᱧ ᱢᱳᱴᱤᱵᱷᱮᱴ ᱤᱧ ᱛᱟᱵᱚᱱ ᱯᱮ ᱡᱟᱦᱟᱸ ᱯᱷᱚᱲᱚ ᱨᱮ ᱠᱤ ᱤᱧ ᱦᱚᱸ ᱢᱟᱱᱮ ᱟᱨᱦᱚᱸ ᱱᱚᱝᱠᱟ ᱵᱮᱥ ᱵᱮᱥ ᱵᱷᱤᱰᱤᱭᱳ ᱵᱮᱱᱟᱣ ᱞᱟᱹᱜᱤᱫ ᱤᱧ ᱨᱤᱠᱟᱹᱭ ᱢᱟ ᱛᱚᱵᱮ ᱢᱟ ᱛᱚᱵᱮ ᱠᱷᱟᱱ ᱤᱧᱟᱹᱜ ᱡᱟᱦᱟᱸᱭ ᱱᱚᱣᱟ ᱪᱮᱱᱮᱞ ᱨᱮ ᱱᱟᱣᱟ ᱦᱮᱱᱟᱜ ᱯᱮᱭᱟ ᱛᱚ ᱱᱚᱣᱟ ᱤᱧᱟᱹᱜ ᱪᱮᱱᱮᱞ ᱥᱟᱵᱥᱠᱨᱟᱭᱤᱵ ᱠᱟᱜ ᱛᱤᱧ ᱯᱮ ᱟᱨ ᱤᱧ ᱦᱚᱸ ᱢᱳᱴᱤᱵᱷᱮᱴ ᱤᱧ ᱯᱮ ᱡᱮ ᱵᱮᱥ ᱵᱮᱥ ᱵᱷᱤᱰᱤᱭᱳ ᱵᱮᱱᱟᱣ ᱞᱟᱹᱜᱤᱫ ᱤᱧ ᱨᱤᱠᱟᱹᱭ ᱢᱟ ᱢᱮᱱᱛᱮ ᱢᱟ ᱛᱚᱵᱮ ᱠᱷᱟᱱ ᱫᱚ ᱱᱚᱣᱟ ᱵᱷᱤᱰᱤᱭᱳ ᱫᱚ ᱱᱚᱰᱮ ᱜᱤᱧ ᱢᱩᱪᱟᱹᱫᱮᱜᱼᱟ ᱡᱚᱦᱟᱨ ᱜᱮ